ᱡᱚᱦᱟᱨ ᱜᱮ ᱜᱟᱛᱮ ᱠᱚ ᱥᱟᱱᱛᱟᱞᱤ ᱡᱤᱠᱮ ᱤᱭᱩᱴᱩᱵᱽ ᱪᱮᱱᱮᱞ ᱛᱤᱧ ᱥᱟᱹᱜᱩᱱ ᱫᱟᱨᱟᱢᱮᱫ ᱯᱮᱭᱟ ᱤᱧ ᱜᱮ ᱥᱟᱠᱩᱞᱟ ᱥᱚᱨᱮᱱ ᱫᱮᱞᱟ ᱵᱚ ᱵᱟᱰᱟᱭᱟ ᱛᱮᱦᱮᱧᱟᱜ ᱠᱩᱠᱞᱤ ᱨᱮᱭᱟᱜ ᱛᱮᱞᱟ ᱛᱮᱦᱮᱧᱟᱜ ᱯᱩᱭᱞᱩ ᱠᱩᱠᱞᱤ ᱫᱚ ᱦᱩᱭᱩᱜ ᱠᱟᱱᱟ ᱢᱟᱹᱡᱷᱤ ᱚᱲᱟᱜ ᱨᱤᱱ ᱠᱤᱥᱟᱹᱬ ᱥᱮᱛᱟ ᱫᱚ ᱚᱠᱚᱭ ᱵᱚ ᱢᱮᱛᱟᱭ ᱠᱟᱱᱟ ᱚᱯᱥᱚᱱ ᱮ ᱪᱚᱲᱪᱩᱲᱤ ᱚᱯᱥᱚᱱ ᱵᱤ ᱜᱷᱚᱱᱴᱟ ᱚᱯᱥᱚᱱ ᱥᱤ ᱛᱩᱢᱫᱟᱜ ᱚᱯᱥᱚᱱ ᱰᱤ ᱴᱟᱢᱟᱠ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱥᱤ ᱛᱩᱢᱫᱟᱜ ᱫᱚᱥᱟᱨ ᱠᱩᱠᱞᱤ ᱫᱚ ᱦᱩᱭᱩᱜ ᱠᱟᱱᱟ ᱥᱟᱱᱛᱟᱲᱤ ᱯᱟᱹᱨᱥᱤ ᱫᱚ ᱫᱷᱟᱹᱨᱛᱤ ᱡᱟᱠᱟᱛ ᱨᱮ ᱛᱤᱱᱟᱹᱜ ᱴᱷᱟᱶ ᱨᱮ ᱢᱮᱱᱟᱜᱼᱟ ᱚᱯᱥᱚᱱ ᱮ ᱢᱚᱬᱮ ᱜᱮᱞ ᱯᱩᱱ ᱛᱷᱚᱠ ᱨᱮ ᱚᱯᱥᱚᱱ ᱵᱤ ᱮᱭᱟᱭ ᱜᱮᱞ ᱢᱚᱬᱮ ᱛᱷᱚᱠ ᱨᱮ ᱚᱯᱥᱚᱱ ᱥᱤ ᱟᱨᱮ ᱜᱮᱞ ᱯᱩᱱ ᱛᱷᱚᱠ ᱨᱮ ᱚᱯᱥᱚᱱ ᱰᱤ ᱢᱤᱫ ᱥᱟᱭ ᱢᱚᱬᱮ ᱛᱷᱚᱠ ᱨᱮ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱷᱥᱚᱱ ᱥᱤ ᱟᱨᱮ ᱜᱮᱞ ᱯᱩᱱ ᱛᱷᱚᱠ ᱨᱮ ᱛᱮᱥᱟᱨ ᱠᱩᱠᱞᱤ ᱫᱚ ᱦᱩᱭᱩᱜ ᱠᱟᱱᱟ ᱫᱤᱥᱚᱢ ᱜᱩᱨᱩ ᱫᱚ ᱚᱠᱚᱭ ᱵᱚᱱ ᱢᱮᱛᱟᱭ ᱠᱟᱱᱟ ᱚᱯᱷᱥᱚᱱ ᱮ ᱥᱟᱞᱠᱷᱟᱱ ᱢᱩᱨᱢᱩ ᱚᱯᱷᱥᱚᱱ ᱵᱤ ᱥᱤᱵᱩ ᱥᱚᱨᱮᱱ ᱚᱯᱷᱥᱚᱱ ᱥᱤ ᱪᱟᱢᱯᱟᱭ ᱥᱚᱨᱮᱱ ᱚᱯᱷᱥᱚᱱ ᱰᱤ ᱥᱩᱫᱟᱢ ᱢᱟᱨᱰᱤ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱵᱤ ᱥᱤᱵᱩ ᱥᱚᱨᱮᱱ ᱯᱩᱱᱟᱜ ᱠᱩᱠᱞᱤ ᱫᱚ ᱦᱩᱭᱩᱜ ᱠᱟᱱᱟ ᱰᱷᱩᱞᱟᱹ ᱴᱩᱴᱩᱨᱤ ᱫᱚ ᱚᱠᱚᱭ ᱵᱚᱱ ᱢᱮᱛᱟᱭ ᱠᱟᱱᱟ ᱚᱯᱥᱚᱱ ᱮ ᱢᱟᱢᱟ ᱟᱭᱳ ᱚᱯᱥᱚᱱ ᱵᱤ ᱜᱚᱲᱚᱢ ᱵᱩᱰᱷᱤ ᱚᱯᱥᱚᱱ ᱥᱤ ᱦᱟᱛᱚᱢ ᱚᱯᱥᱚᱱ ᱰᱤ ᱡᱟᱱᱟᱢ ᱟᱭᱳ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱵᱤ ᱜᱚᱲᱚᱢ ᱵᱩᱰᱷᱤ ᱢᱚᱬᱮ ᱟᱱᱟᱜ ᱠᱩᱠᱞᱤ ᱫᱚ ᱦᱩᱭᱩᱜ ᱠᱟᱱᱟ ᱯᱷᱳᱱ ᱯᱮ ᱫᱚ ᱚᱠᱟ ᱫᱤᱥᱚᱢ ᱨᱮᱭᱟᱜ ᱠᱳᱢᱯᱟᱱᱤ ᱠᱟᱱᱟ ᱚᱯᱥᱚᱱ ᱮ ᱟᱢᱮᱨᱤᱠᱟ ᱚᱯᱥᱚᱱ ᱵᱤ ᱨᱩᱥ ᱚᱯᱥᱚᱱ ᱥᱤ ᱵᱷᱟᱨᱚᱛ ᱚᱯᱥᱚᱱ ᱰᱤ ᱪᱤᱱ ᱱᱚᱣᱟ ᱨᱮᱭᱟᱜ ᱛᱮᱞᱟ ᱫᱚ ᱦᱩᱭᱩᱜ ᱠᱟᱱᱟ ᱚᱯᱥᱚᱱ ᱥᱤ ᱵᱷᱟᱨᱚᱛ ᱛᱮᱦᱮᱧᱟᱜ ᱠᱩᱠᱞᱤ ᱞᱟᱹᱱᱟᱹᱭ ᱫᱚ ᱱᱚᱰᱮ ᱜᱮ ᱵᱷᱤᱰᱤᱭᱳ ᱵᱚᱱ ᱠᱩᱥᱤᱭᱟᱫ ᱠᱷᱟᱱ ᱞᱟᱭᱤᱠ ᱢᱟᱵᱚᱱ ᱟᱨ ᱱᱟᱣᱟ ᱱᱟᱣᱟ ᱵᱷᱤᱰᱤᱭᱳ ᱧᱮᱞ ᱞᱟᱹᱜᱤᱫ ᱠᱷᱟᱱ ᱪᱮᱱᱮᱞ ᱵᱚᱱ ᱥᱟᱵᱥᱠᱨᱟᱭᱤᱵᱽ ᱢᱟ ᱡᱚᱦᱟᱨ